ᱛᱮᱦᱮᱧ ᱫᱚ ᱞᱩᱪᱤ ᱟᱨ ᱜᱷᱩᱜᱽᱱᱤ ᱨᱮᱱᱟᱜ ᱨᱮᱥᱤᱯᱤ ᱵᱚᱱ ᱵᱮᱱᱟᱣ ᱞᱮᱜᱮ ᱢᱟ ᱛᱚᱵᱮ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱤᱭᱩᱴᱤᱭᱩᱵᱽ ᱪᱮᱱᱮᱞ ᱨᱮ ᱞᱟᱦᱟᱛᱮ ᱜᱷᱩᱜᱽᱱᱤ ᱵᱚᱱ ᱤᱥᱤᱱ ᱞᱮᱜᱮ ᱢᱚᱴᱚᱨ ᱫᱚ ᱦᱚᱞᱟ ᱨᱮᱵᱚᱱ ᱞᱚᱦᱚᱫ ᱟᱠᱟᱫᱟ ᱛᱮᱦᱮᱧ ᱫᱚᱵᱚᱱ ᱥᱤᱫᱽᱫᱷᱚ ᱞᱮᱜᱮ ᱠᱩᱠᱟᱨ ᱨᱮ ᱱᱚᱣᱟ ᱢᱚᱴᱚᱨ ᱫᱚᱵᱚᱱ ᱩᱪᱟᱹᱲ ᱠᱮᱫᱟ ᱫᱟᱜ ᱵᱚᱱ ᱫᱩᱞ ᱟᱫᱟ ᱛᱷᱚᱲᱟ ᱜᱟᱱ ᱵᱩᱞᱩᱝ ᱵᱚᱱ ᱞᱟᱜᱟᱣ ᱟᱫᱟ ᱥᱟᱥᱟᱝ ᱵᱚᱱ ᱞᱟᱜᱟᱣ ᱟᱫᱟ ᱛᱩᱲᱤ ᱥᱩᱱᱩᱢ ᱛᱷᱚᱲᱟ ᱵᱚᱱ ᱞᱟᱜᱟᱣ ᱟᱫᱟ ᱠᱩᱠᱟᱨ ᱫᱚ ᱜᱮᱥ ᱨᱮᱵᱚᱱ ᱪᱚᱸᱫᱟ ᱠᱮᱫᱟ ᱱᱚᱣᱟ ᱦᱩᱭᱥᱮᱞ ᱵᱚᱱ ᱞᱟᱜᱟᱣ ᱟᱫᱟ ᱥᱤᱴᱤ ᱦᱚᱪᱚᱭᱟᱵᱚᱱ ᱯᱩᱱ ᱢᱚᱬᱮ ᱫᱷᱟᱣ ᱟᱹᱣᱨᱤ ᱞᱟᱹᱵᱤᱫᱚᱜ ᱫᱷᱟᱹᱵᱤᱡ ᱢᱚᱴᱚᱨ ᱫᱚ ᱥᱤᱫᱽᱫᱷᱚ ᱟᱠᱟᱱ ᱛᱟᱵᱚᱱᱟ ᱱᱚᱰᱮ ᱯᱮᱭᱟ ᱮᱞᱟᱪ ᱵᱚᱱ ᱮᱢ ᱟᱠᱟᱫᱟ ᱜᱨᱟᱭᱤᱱᱰᱟᱨ ᱡᱟᱨ ᱨᱮ ᱟᱨ ᱟᱫᱟ ᱟᱨ ᱨᱚᱥᱩᱱ ᱵᱚᱱ ᱮᱢ ᱠᱮᱫᱟ ᱢᱟᱹᱨᱤᱪ ᱵᱚᱱ ᱮᱢ ᱠᱮᱫᱟ ᱵᱮᱞᱟᱛᱤ ᱵᱚᱱ ᱮᱢ ᱠᱮᱫᱟ᱾ ᱯᱮᱸᱭᱟᱡᱽ ᱢᱤᱫᱴᱟᱝ ᱦᱚᱯᱚᱱ ᱦᱚᱯᱚᱱ ᱵᱚᱱ ᱜᱮᱫ ᱟᱠᱟᱫᱟ ᱚᱱᱟ ᱵᱚᱱ ᱮᱢ ᱠᱮᱫᱟ᱾ ᱤᱱ ᱞᱮᱜᱮ ᱵᱚᱱ ᱜᱮᱥ ᱨᱮ ᱠᱚᱨᱟᱭ ᱵᱚᱱ ᱫᱷᱤᱯᱟᱹᱣ ᱠᱮᱫᱟ᱾ ᱥᱩᱱᱩᱢ ᱵᱚᱱ ᱫᱩᱞᱟᱜ ᱠᱟᱱᱟ᱾ ᱥᱩᱱᱩᱢ ᱫᱚ ᱞᱚᱞᱚᱭᱮᱱᱟ ᱢᱟᱹᱨᱤᱪ ᱵᱚᱱ ᱯᱷᱚᱲᱟᱱ ᱠᱮᱫᱟ᱾ ᱛᱮᱡᱽ ᱯᱟᱛᱟ ᱵᱚᱱ ᱮᱢ ᱠᱮᱫᱟ ᱯᱮᱸᱭᱟᱡᱽ ᱦᱚᱸᱵᱚᱱ ᱠᱷᱟᱡᱚ ᱩᱛᱟᱹᱨ ᱠᱮᱫᱟ ᱯᱮᱸᱭᱟᱡᱽ ᱠᱷᱟᱡᱚ ᱠᱟᱛᱮ ᱚᱱᱠᱟ ᱵᱚᱱ ᱜᱷᱟᱱᱴᱟᱭᱮᱫᱟ ᱯᱮᱸᱭᱟᱡᱽ ᱫᱚ ᱵᱷᱟᱡᱟᱭᱮᱱ ᱛᱟᱵᱚᱱᱟ ᱯᱮᱥᱴ ᱞᱮᱫᱟ ᱵᱚᱱ ᱚᱱᱟ ᱢᱚᱥᱞᱟ ᱵᱚᱱ ᱮᱢ ᱮᱫᱟ ᱱᱟᱥᱮᱱᱟᱜ ᱵᱚᱱ ᱜᱷᱟᱱᱴᱟ ᱧᱚᱜ ᱮᱫᱟ ᱟᱨ ᱫᱟᱜ ᱞᱮᱠᱟ ᱵᱩᱞᱩᱝ ᱵᱚᱱ ᱞᱟᱜᱟᱣᱫᱟ ᱥᱟᱥᱟᱝ ᱜᱩᱸᱰᱟᱹ ᱵᱚᱱ ᱞᱟᱜᱟᱣᱫᱟ ᱫᱷᱚᱱᱮ ᱡᱤᱨᱟᱹ ᱜᱩᱸᱰᱟᱹ ᱠᱤᱪᱮᱱ ᱠᱤᱝ ᱢᱚᱥᱞᱟ ᱠᱟᱥᱢᱤᱨᱤ ᱞᱟᱞ ᱞᱚᱝᱠᱟ ᱜᱩᱸᱰᱟᱹ ᱡᱚᱛᱚ ᱢᱚᱥᱞᱟ ᱜᱩᱸᱰᱟᱹ ᱞᱟᱜᱟᱣ ᱠᱟᱛᱮ ᱱᱚᱝᱠᱟ ᱵᱚᱱ ᱠᱚᱥᱟᱣ ᱧᱚᱜ ᱮᱫᱟ ᱢᱚᱥᱞᱟ ᱠᱚᱫᱚ ᱠᱚᱥᱟᱣ ᱟᱠᱟᱱ ᱛᱟᱵᱚᱱᱟ ᱥᱤᱫᱷᱚ ᱟᱠᱟᱱ ᱢᱚᱴᱚᱨ ᱱᱚᱣᱟ ᱨᱮᱵᱚᱱ ᱮᱢ ᱠᱮᱫᱟ ᱡᱚᱛᱚ ᱢᱚᱴᱚᱨ ᱵᱚᱱ ᱮᱢ ᱠᱮᱫᱟ ᱟᱨ ᱱᱚᱝᱠᱟ ᱵᱚᱱ ᱠᱚᱥᱟᱣ ᱧᱚᱜ ᱮᱫᱟ ᱢᱚᱴᱚᱨ ᱫᱚᱵᱚᱱ ᱠᱚᱥᱟᱣ ᱥᱟᱹᱛ ᱠᱮᱫᱟ ᱱᱤᱛᱚᱜ ᱫᱚ ᱢᱚᱥᱞᱟ ᱟᱹᱨᱩᱵ ᱫᱟᱜ ᱵᱚᱱ ᱮᱢ ᱮᱫᱟ ᱢᱚᱥᱞᱟ ᱟᱨᱚ ᱫᱟᱜ ᱮᱢ ᱠᱟᱛᱮ ᱱᱚᱝᱠᱟ ᱵᱚᱱ ᱜᱷᱟᱱᱴᱟ ᱧᱚᱜ ᱮᱫᱟ ᱦᱮᱰᱮᱡ ᱮᱱ ᱛᱟᱵᱚᱱᱟ ᱱᱚᱝᱠᱟᱧ ᱜᱷᱟᱱᱴᱟ ᱧᱚᱜ ᱟᱜ ᱠᱟᱱᱟ ᱦᱩᱭ ᱠᱟᱱ ᱛᱟᱵᱚᱱᱟ ᱢᱩᱪᱟᱹᱫ ᱨᱮ ᱫᱷᱚᱱᱮ ᱯᱟᱛᱟ ᱠᱩᱪᱤ ᱵᱚᱱ ᱮᱢ ᱟᱫᱟ ᱫᱷᱚᱱᱮ ᱯᱟᱛᱟ ᱠᱩᱪᱤ ᱮᱢ ᱠᱟᱛᱮ ᱱᱚᱝᱠᱟ ᱵᱚᱱ ᱜᱷᱟᱱᱴᱟ ᱧᱚᱜ ᱮᱫᱟ ᱜᱮᱥ ᱵᱚᱱ ᱵᱚᱱᱫᱚ ᱠᱟᱜ ᱠᱟᱱᱟ ᱱᱤᱛᱚᱜ ᱫᱚ ᱞᱩᱪᱤ ᱵᱚᱱ ᱤᱥᱤᱱ ᱞᱮᱜᱮ ᱱᱚᱣᱟ ᱛᱷᱟᱹᱨᱤ ᱨᱮ ᱟᱴᱟ ᱵᱚᱱ ᱮᱢ ᱮᱫᱟ ᱵᱟᱨ ᱠᱟᱯ ᱟᱴᱟ ᱵᱚᱱ ᱮᱢ ᱠᱮᱫᱟ ᱛᱷᱚᱲᱟ ᱜᱟᱱ ᱵᱩᱞᱩᱝ ᱛᱷᱚᱲᱟ ᱜᱟᱱ ᱡᱚᱢ ᱥᱚᱰᱟ ᱵᱚᱱ ᱞᱟᱜᱟᱣ ᱮᱫᱟ ᱥᱩᱱᱩᱢ ᱵᱚᱱ ᱞᱟᱜᱟᱣ ᱮᱫᱟ ᱛᱷᱚᱲᱟ

ᱥᱤᱯᱤ ᱥᱟᱹᱛ ᱠᱮᱫᱟ ᱵᱚᱱ ᱱᱤᱛᱚᱜ ᱫᱚ ᱞᱮᱪᱤ ᱵᱚᱱ ᱜᱮᱫ ᱞᱮᱜᱮ ᱞᱟᱦᱟ ᱛᱮᱵᱚᱱ ᱥᱚᱢᱟᱱ ᱥᱚᱢᱟᱱ ᱵᱚᱱ ᱱᱚᱝᱠᱟ ᱵᱚᱱ ᱞᱮᱪᱤ ᱵᱚᱱ ᱠᱚᱨᱟᱣ ᱞᱮᱜᱮ ᱥᱚᱢᱟᱱ ᱥᱚᱢᱟᱱ ᱵᱚᱱ ᱵᱷᱟᱜᱽ ᱠᱮᱫᱟ ᱱᱤᱛᱚᱜ ᱫᱚ ᱯᱮᱲᱟ ᱞᱮᱠᱟ ᱵᱚᱱ ᱪᱮᱯᱴᱟ ᱧᱚᱜ ᱞᱮᱜᱮ ᱡᱚᱛᱚ ᱜᱮ ᱯᱮᱲᱟ ᱞᱮᱠᱟ ᱵᱚᱱ ᱵᱮᱱᱟᱣ ᱥᱟᱹᱛ ᱠᱮᱫᱟ ᱥᱩᱱᱩᱢ ᱵᱚᱱ ᱦᱟᱛᱟᱣ ᱠᱮᱫᱟ ᱟᱫᱚ ᱱᱤᱛᱚᱜ ᱫᱚᱵᱚᱱ ᱨᱤᱫᱟ ᱨᱤᱫ ᱞᱮᱜᱮ ᱵᱚᱱ ᱡᱚᱛᱚ ᱞᱩᱪᱤ ᱵᱚᱱ ᱨᱤᱫ ᱥᱟᱹᱛ ᱠᱮᱫᱟ ᱱᱤᱛᱚᱜ ᱫᱚᱵᱚᱱ ᱪᱷᱟᱸᱠᱟᱣ ᱞᱮᱜᱮ ᱜᱮᱥ ᱨᱮ ᱢᱮᱬᱦᱮᱫ ᱠᱚᱲᱦᱟ ᱵᱚᱱ ᱫᱷᱤᱯᱟᱹ ᱦᱚᱪᱚ ᱠᱮᱫᱟ ᱥᱩᱱᱩᱢ ᱵᱚᱱ ᱫᱩᱞᱟᱜ ᱠᱟᱱᱟ ᱥᱩᱱᱩᱢ ᱞᱚᱞᱚᱭᱮᱱᱟ ᱢᱤᱫᱴᱟᱝ ᱢᱤᱫᱴᱟᱝ ᱵᱚᱱ ᱪᱷᱟᱠᱟᱣ ᱞᱮᱜᱮ

ᱟᱨᱚ ᱚᱱᱠᱟ ᱜᱮ ᱡᱚᱛᱚ ᱵᱚᱱ ᱪᱷᱟᱠᱟᱣ ᱞᱮᱜᱮ᱾ ᱢᱚᱡᱽ ᱜᱮ ᱯᱷᱩᱞᱟᱹᱣ ᱮᱱᱟ᱾

ᱡᱚᱢ ᱞᱟᱹᱜᱤᱫ ᱱᱚᱣᱟ ᱯᱞᱮᱴ ᱨᱮ ᱞᱩᱪᱤ ᱫᱚᱵᱚᱱ ᱫᱚᱦᱚ ᱠᱮᱫᱟ ᱨᱮᱰᱤᱭᱮᱱ ᱛᱟᱵᱚᱱᱟ ᱡᱚᱢ ᱞᱟᱹᱜᱤᱫ ᱡᱮᱠᱳᱱᱳ ᱩᱛᱩ ᱥᱟᱞᱟᱜ ᱱᱚᱣᱟ ᱞᱩᱪᱤ ᱫᱚᱵᱚᱱ ᱡᱚᱢ ᱫᱟᱲᱮᱭᱟᱜᱼᱟ ᱜᱷᱩᱜᱽᱱᱤ ᱟᱹᱞᱩ ᱩᱛᱩ ᱠᱚᱸᱰᱷᱟ ᱩᱛᱩ ᱫᱚᱢᱮ ᱢᱚᱡᱽ ᱥᱤᱵᱤᱞᱟ᱾ ᱡᱚᱢ ᱞᱟᱹᱜᱤᱫ ᱜᱷᱩᱜᱽᱱᱤ ᱫᱚ ᱱᱚᱣᱟ ᱵᱟᱹᱴᱤ ᱦᱚᱯᱚᱱ ᱨᱮᱵᱚᱱ ᱞᱩᱭᱮᱫᱟ᱾ ᱜᱷᱩᱜᱽᱱᱤ ᱫᱚᱵᱚᱱ ᱞᱩ ᱥᱟᱹᱛ ᱠᱮᱫᱟ᱾ ᱡᱚᱢ ᱞᱟᱹᱜᱤᱫ ᱨᱮᱰᱤ᱾ ᱛᱮᱦᱮᱧᱟᱜ ᱞᱩᱪᱤ ᱫᱚ ᱱᱚᱣᱟ ᱜᱷᱩᱜᱽᱱᱤ ᱥᱟᱞᱟᱜ ᱵᱚᱱ ᱡᱚᱢᱟ᱾ ᱨᱮᱰᱤ ᱦᱩᱭ ᱮᱱᱟ ᱞᱩᱪᱤ ᱟᱨ ᱜᱷᱩᱜᱽᱱᱤ ᱫᱚ ᱡᱚᱢ ᱞᱟᱹᱜᱤᱫ ᱨᱮᱰᱤ ᱛᱮᱦᱮᱧᱟᱜ ᱵᱷᱤᱰᱤᱭᱳ ᱡᱩᱫᱤ ᱯᱮ ᱠᱩᱥᱤ ᱠᱟᱣᱫᱟ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵ ᱛᱟᱵᱚᱱ ᱯᱮ ᱵᱮᱞ ᱟᱭᱠᱚᱱ ᱵᱟᱴᱚᱱ ᱯᱨᱮᱥ ᱫᱚ ᱟᱞᱚ ᱯᱮ ᱦᱤᱲᱤᱧᱟ